ᱫᱤᱱ ᱢᱚᱱ ᱨᱮᱭᱟᱜ ᱠᱟᱛᱷᱟ ᱞᱟᱹᱭ ᱠᱟᱛᱮ ᱦᱮᱡ ᱞᱮᱱᱟ ᱟᱞᱮ ᱡᱟᱹᱴᱤᱨᱟ ᱱᱚᱰᱮ ᱫᱤᱱ ᱜᱮ ᱫᱤᱱ ᱜᱮ ᱦᱤᱡᱩᱜ ᱟᱭ ᱚᱱᱟ ᱥᱮᱨᱮᱧ ᱠᱚ ᱨᱮᱱᱟᱜ ᱢᱟᱱᱮ ᱟᱡᱟᱜ ᱚᱞ ᱠᱚ ᱯᱨᱚᱪᱟᱨ ᱯᱨᱚᱪᱟᱨ ᱮᱫᱟ ᱮᱨᱚᱠᱚᱢ ᱪᱷᱟᱰᱟ ᱟᱨ ᱚᱠᱟ ᱚᱠᱟ ᱡᱟᱭᱜᱟ ᱠᱚ ᱱᱚᱣᱟ ᱟᱵᱚ ᱥᱩᱨ ᱥᱩᱯᱩᱨ ᱨᱮ ᱫᱟᱬᱟ ᱞᱮᱜᱼᱟ ᱚᱱᱠᱟ ᱤᱭᱟᱹ ᱛᱟᱦᱮᱸ ᱠᱟᱱ ᱛᱟᱭᱟ ᱰᱮᱨᱟ ᱞᱮᱠᱟ ᱥᱮ ᱡᱟᱦᱟᱸ ᱠᱚᱨᱮ ᱵᱮᱥᱤ ᱦᱚᱲᱮ ᱡᱟᱣᱨᱟ ᱠᱟᱛᱮ ᱞᱟᱹᱭ ᱟᱠᱚ ᱛᱟᱦᱮᱱᱮ ᱜᱚᱴᱟ ᱛᱤᱱᱟᱹᱜ ᱟᱛᱳ ᱛᱟᱦᱮᱸ ᱠᱟᱱᱟ ᱟᱵᱚ ᱚᱱᱟ ᱠᱚᱨᱮ ᱰᱮᱨᱟ ᱰᱮᱨᱟ ᱟᱛᱳ ᱨᱮ

ᱩᱱᱤ ᱟᱡᱟᱜ ᱚᱞ ᱡᱤᱱᱤᱥ ᱠᱚ ᱯᱩᱛᱷᱤ ᱠᱚ ᱡᱚᱛᱚ ᱟᱹᱜᱩ ᱞᱮᱠᱷᱟᱡ ᱫᱤᱱ ᱦᱤᱡᱩᱜ ᱜᱮ ᱠᱤᱪᱷᱩ ᱚᱠᱟ ᱥᱮᱨᱮᱧ ᱠᱚᱵᱤ ᱥᱟᱹᱫᱷᱩ ᱨᱟᱢᱪᱟᱸᱫᱟᱜ ᱟᱹᱵᱤᱱᱟᱜ ᱢᱚᱱᱮᱨᱮ ᱞᱟᱜᱟᱣ ᱠᱟᱱᱟ ᱚᱱᱠᱟᱱᱟᱜ ᱩᱭᱦᱟᱹᱨ ᱢᱮᱱᱟᱜ ᱛᱟᱹᱵᱤᱱᱟ ᱩᱱᱤᱭᱟᱜ ᱥᱮᱨᱮᱧ ᱡᱚᱛᱚ ᱜᱮ ᱵᱷᱟᱹᱜᱤᱭᱟ ᱚᱠᱟᱴᱟᱜ ᱮᱢ ᱵᱟᱪᱷᱟᱣᱟ ᱱᱚᱣᱟᱢ ᱱᱚᱣᱟᱢ ᱢᱮᱱᱫᱟ ᱱᱚᱣᱟ ᱵᱷᱟᱹᱜᱤᱭᱟ ᱟᱨ ᱢᱤᱫᱴᱮᱱ ᱵᱟᱪᱷᱟᱣ ᱫᱟᱲᱮᱭᱟᱜᱼᱟ ᱢᱮᱱᱟᱢ ᱱᱚᱣᱟ ᱵᱷᱟᱹᱜᱤᱭᱟ ᱟᱨᱮᱢ ᱵᱟᱪᱷᱟᱣ ᱫᱟᱲᱮᱭᱟᱜᱼᱟ ᱦᱟᱱᱟ ᱵᱷᱟᱹᱜᱤᱭᱟ ᱢᱟᱱᱮ ᱡᱟᱦᱟᱸ ᱛᱤᱱᱟᱹᱜ ᱥᱮᱨᱮᱧᱮ ᱚᱞ ᱠᱟᱫᱟ ᱡᱚᱛᱚ ᱜᱮ ᱵᱟᱪᱷᱟᱣ ᱜᱮ ᱵᱟᱭ ᱜᱟᱱᱚᱜᱼᱟ ᱡᱚᱛᱚ ᱜᱮ ᱵᱮᱥᱟ ᱠᱟᱛᱷᱟ ᱜᱟᱞᱚᱜᱼᱟ ᱱᱚᱝᱠᱟ ᱵᱷᱟᱵ ᱛᱮ ᱜᱟᱵᱟᱱ ᱟᱠᱟᱫᱟᱭ ᱱᱚᱣᱟ ᱫᱷᱟᱹᱜᱟᱹ ᱢᱟ ᱧᱮᱞᱟᱹᱧ ᱠᱟᱱᱟ ᱚᱠᱚᱭ ᱠᱚᱵᱤ ᱦᱚᱸ ᱚᱠᱚᱭ ᱚᱠᱚᱭ ᱚᱱᱚᱞᱤᱭᱟᱹ ᱦᱚᱸ ᱵᱟᱠᱚ ᱚᱞ ᱟᱠᱟᱫᱟ ᱢᱤᱫᱴᱮᱱ ᱚᱠᱷᱚᱨ ᱛᱮ ᱠᱟᱛᱷᱟ ᱜᱟᱵᱟᱱ ᱟᱠᱟᱫᱟᱭ ᱱᱚᱝᱠᱟ ᱪᱮᱦᱨᱟ ᱢᱤᱫᱴᱮᱱ ᱚᱠᱠᱷᱚᱨ ᱛᱮ ᱢᱚᱱᱮ ᱠᱚᱨᱚ ᱫᱮ ᱫᱮᱞᱟ ᱚᱞ ᱠᱟᱫᱟᱭ ᱫᱮ ᱫᱮᱞᱟ ᱫᱮ ᱫᱮᱞᱟ ᱫᱮᱵᱚ ᱫᱩᱨᱟ ᱫᱮᱵᱚ ᱫᱩᱨᱟ

ᱟᱨ ᱠᱟᱹᱡ ᱢᱟᱱᱮ ᱩᱭᱦᱟᱹᱨ ᱡᱚᱠᱷᱚᱱ ᱵᱷᱟᱹᱜᱤ ᱞᱮᱠᱟ ᱛᱟᱦᱮᱸ ᱠᱟᱱ ᱛᱟᱵᱤᱱᱟ ᱛᱟᱲᱟᱢ ᱫᱟᱲᱮᱭᱟᱜ ᱛᱟᱦᱮ ᱱᱟᱵᱤᱱ ᱨᱚᱲ ᱠᱚ ᱵᱷᱟᱹᱜᱤ ᱞᱮᱠᱟ ᱵᱤᱱ ᱨᱚᱲ ᱫᱟ ᱩᱱ ᱪᱮᱫᱟᱜ ᱵᱟᱵᱤᱱ ᱪᱷᱩᱴᱟᱹᱣ ᱞᱮᱱᱟ ᱡᱮ ᱟᱨᱚ ᱱᱩᱠᱩ ᱡᱩᱣᱟᱹᱱ ᱠᱚ ᱩᱫᱽᱜᱟᱹᱣ ᱠᱚᱣᱟᱹᱧ ᱡᱮ ᱥᱟᱹᱫᱷᱩ ᱨᱟᱢᱪᱟᱸᱫᱽ ᱟᱜ ᱯᱩᱛᱷᱤ ᱯᱚᱛᱚᱵ ᱠᱚ ᱯᱟᱲᱦᱟᱣ ᱞᱟᱹᱜᱤᱫ ᱮᱱᱠᱷᱟᱱ ᱟᱨᱚ ᱠᱚ ᱵᱟᱲᱟᱭ ᱠᱮᱭᱟ

ᱱᱤᱛᱚᱜ ᱫᱚ ᱚᱱᱠᱟᱱ ᱦᱚᱲ ᱩᱠᱩᱨ ᱠᱚ ᱟᱵᱚ ᱛᱟᱞᱟᱨᱮ ᱨᱟᱱ ᱢᱩᱨᱜᱟᱹᱱ ᱥᱟᱵ ᱟᱹᱜᱩ ᱜᱮ ᱨᱚᱦᱚᱭ ᱜᱩᱦᱛᱤ ᱨᱮ ᱦᱚᱸ ᱦᱮᱸ ᱜᱚᱢᱛᱮ ᱱᱤᱛᱚᱜ ᱨᱮ ᱦᱚᱸ ᱟᱵᱮᱱ ᱨᱚᱦᱚᱲ ᱨᱮ